ᱟᱫᱚ ᱠᱟᱹᱨᱢᱩᱭ ᱢᱮᱱᱫᱟ ᱥᱟᱹᱨᱤᱜᱮ ᱦᱮᱸ ᱠᱟᱛᱷᱟᱭ ᱥᱟᱹᱨᱤᱜᱮ ᱟᱫᱚ ᱩᱱ ᱥᱚᱢᱚᱭ ᱥᱟᱹᱨᱤᱜᱮ ᱠᱟᱹᱨᱢᱩ ᱦᱚᱸᱭ ᱪᱟᱞᱟᱣᱱᱟ ᱚᱱᱟ ᱠᱟᱨᱟᱢ ᱫᱟᱨᱮ ᱵᱩᱴᱟᱹ ᱨᱮᱜᱮ ᱫᱚᱫᱚᱱᱮ ᱞᱟᱜᱟᱣᱱᱟ ᱟᱫᱚ ᱫᱚᱱ ᱫᱚᱱ ᱛᱮ ᱫᱚᱱ ᱫᱚᱱ ᱛᱮ ᱥᱟᱹᱨᱤᱜᱮ ᱫᱚᱱ ᱢᱟᱴᱷᱚᱱ ᱟᱠᱟᱫᱟ ᱨᱮᱸᱜᱮᱡ ᱦᱚᱸ ᱵᱟᱭ ᱫᱤᱥᱟᱹᱭᱮᱫᱟ ᱮᱭ ᱠᱚᱨᱛᱮ ᱠᱚᱨᱛᱮ ᱫᱷᱟᱹᱨᱢᱩ ᱦᱚᱸ ᱚᱸᱰᱮ ᱦᱮᱡ ᱮᱱᱟ ᱩᱱᱤ ᱦᱚᱸ ᱫᱚᱫᱚᱱᱮ ᱫᱷᱩᱨᱟᱹᱣᱱᱟ ᱩᱱᱤ ᱦᱚᱸᱭ ᱫᱚᱱᱫᱟ ᱵᱟᱝ ᱯᱟᱲᱟᱣᱟᱭ ᱠᱟᱱᱟ ᱨᱮᱸᱜᱮᱡ ᱵᱟᱝ ᱯᱟᱲᱟᱣᱟᱭ ᱠᱟᱱᱟ ᱛᱮᱛᱟᱝ ᱟᱫᱚ ᱩᱱᱠᱤᱱ ᱠᱩᱲᱤ ᱠᱚᱲᱟ ᱜᱤᱫᱽᱨᱟᱹ ᱢᱟ ᱡᱟᱦᱟᱸ ᱜᱟᱹᱭ ᱠᱚ ᱜᱩᱯᱤ ᱠᱟᱱ ᱛᱟᱦᱮᱱᱟ ᱜᱟᱹᱭ ᱠᱩᱯᱤ ᱢᱟ ᱢᱮᱱᱠᱷᱟᱱ ᱠᱤᱱ ᱟᱲᱟᱜ ᱜᱤᱰᱤ ᱠᱟᱜ ᱠᱚᱣᱟ ᱚᱠᱚᱭ ᱠᱚᱣᱟᱜ ᱪᱟᱥ ᱯᱷᱚᱥᱚᱞ ᱠᱚᱪᱚ ᱠᱚ ᱡᱚᱢ ᱠᱮᱫᱟ ᱦᱚᱲ ᱠᱚᱫᱚ ᱟᱹᱰᱤ ᱵᱷᱩᱜᱤ ᱠᱚ ᱨᱚᱲ ᱠᱮᱫᱟ ᱢᱮᱱᱠᱷᱟᱱ ᱚᱲᱟᱜ ᱨᱮᱱ ᱜᱤᱫᱽᱨᱟᱹ ᱠᱚ ᱢᱮᱱᱫᱟ ᱡᱮ ᱵᱟᱨᱭᱟ ᱜᱤᱫᱽᱨᱟᱹ ᱜᱩᱯᱤ ᱵᱚᱱ ᱠᱚᱞ ᱞᱮᱫ ᱠᱤᱱᱟ ᱩᱱᱠᱤᱱ ᱜᱤᱫᱽᱨᱟᱹ ᱫᱚ ᱪᱮᱫᱟᱜ ᱵᱟᱹᱠᱤᱱ ᱦᱮᱡ ᱞᱮᱱᱟ ᱟᱫᱚ ᱩᱱᱠᱤᱱ ᱠᱩᱲᱤ ᱜᱤᱫᱽᱨᱟᱹ ᱠᱚ ᱢᱮᱛᱟ ᱠᱤᱱ ᱠᱟᱱᱟ ᱫᱩᱥᱮ ᱵᱤᱴᱤ ᱪᱟᱞᱟᱜ ᱵᱮᱱ ᱟᱢ ᱫᱟᱫᱟ ᱛᱟᱹᱠᱤᱱ ᱫᱚ ᱚᱠᱟᱨᱮ ᱢᱮᱱᱟᱜ ᱠᱤᱱᱟ ᱟᱨ ᱵᱟᱹᱠᱤᱱ ᱪᱟᱞᱟᱣᱱᱟ ᱪᱟᱞᱟᱣ ᱠᱟᱛᱮ ᱠᱤᱱ ᱧᱮᱞᱮᱫ ᱠᱤᱱᱟ ᱦᱟᱭ ᱨᱮ ᱵᱟᱯᱨᱮ ᱩᱱᱠᱤᱱ ᱢᱟ ᱠᱤᱱ ᱫᱚᱫᱚᱱ ᱠᱟᱱ ᱚᱱᱛᱮ ᱠᱟᱨᱟᱢ ᱫᱟᱨᱮ ᱵᱩᱴᱟᱹ ᱨᱮ ᱟᱫᱚ ᱩᱱᱠᱤᱱ ᱠᱩᱲᱤ ᱜᱤᱫᱽᱨᱟᱹ ᱠᱤᱱ ᱢᱮᱱᱫᱟ ᱫᱟᱫᱟ ᱪᱮᱫᱟᱜ ᱵᱮᱱ ᱫᱚᱱ ᱫᱟ ᱟᱫᱚ ᱠᱤᱱ ᱢᱮᱱᱫᱟ ᱢᱟᱹᱭ ᱱᱚᱰᱮ ᱞᱤᱧ ᱫᱚᱱᱮᱫ ᱠᱟᱱ ᱠᱷᱟᱱ ᱟᱹᱞᱤᱧᱟᱜ ᱞᱟᱭ ᱵᱤ ᱜᱮᱞᱤᱧ ᱵᱩᱡᱷᱟᱹᱣ ᱫᱟ ᱫᱟᱠᱟ ᱨᱮᱸᱜᱮᱡ ᱵᱟᱝ ᱞᱟᱹᱠᱛᱤᱜ ᱠᱟᱱᱟ ᱟᱫᱚ ᱛᱚᱵᱮ ᱟᱵᱮᱱ ᱦᱚᱸ ᱫᱮᱞᱟ ᱦᱤᱡᱩᱜ ᱵᱮᱱ ᱟᱨ ᱫᱚᱱ ᱵᱮᱱ ᱮᱠᱟ ᱱᱚᱰᱮ ᱟᱹᱰᱤ ᱢᱚᱡᱽ ᱵᱚᱱ ᱟᱹᱭᱠᱟᱹᱣᱟ ᱟᱫᱚ ᱢᱟ ᱩᱱᱠᱤᱱ ᱜᱤᱫᱽᱨᱟᱹ ᱠᱤᱱ ᱪᱟᱞᱟᱣᱱᱟ ᱟᱫᱚ ᱫᱚᱫᱚᱱ ᱠᱤᱱ ᱫᱷᱩᱨᱟᱹᱣᱱᱟ ᱩᱱᱠᱩ ᱫᱚ ᱛᱟᱭᱚᱢ ᱛᱮᱫᱚ ᱜᱟᱹᱭ ᱠᱚ ᱰᱟᱝᱨᱟ ᱠᱚ ᱢᱮᱨᱚᱢ ᱠᱚ ᱡᱚᱛᱚ ᱠᱚ ᱦᱤᱲᱤᱧ ᱪᱟᱵᱟ ᱠᱮᱫ ᱠᱚᱣᱟ ᱵᱟᱵᱟ ᱵᱟᱹᱭ ᱵᱟᱹᱭᱛᱮ ᱵᱮᱲᱟᱭ ᱦᱟᱹᱥᱩᱨᱱᱟ ᱚᱲᱟᱜ ᱨᱮᱱ ᱜᱚᱜᱚ ᱵᱟᱵᱟ ᱠᱚ ᱢᱮᱱᱫᱟ ᱵᱟᱯᱨᱮ ᱱᱩᱠᱩ ᱜᱤᱫᱽᱨᱟᱹ ᱚᱠᱟ ᱛᱮᱠᱚ ᱪᱟᱞᱟᱣᱱᱟ ᱟᱫᱚ ᱥᱮᱸᱫᱽᱨᱟ ᱠᱚ ᱪᱟᱞᱟᱣᱱᱟ ᱮᱠᱟᱞ ᱴᱷᱤᱠ ᱯᱩᱨᱱᱤ ᱵᱚᱱ ᱨᱮ ᱧᱮᱞᱮᱫ ᱠᱚᱣᱟ ᱠᱚ ᱚᱸᱰᱮ ᱢᱟ ᱚᱱᱟ ᱢᱤᱫᱴᱮᱡ ᱫᱟᱨᱮ ᱵᱩᱴᱟᱹ ᱨᱮ ᱫᱚᱫᱚᱱ ᱠᱟᱱᱟ ᱠᱚ ᱟᱫᱚ ᱠᱚ ᱠᱩᱞᱤ ᱠᱚᱣᱟ ᱦᱮᱱᱟ ᱢᱟᱹᱭ ᱥᱮ ᱵᱟᱹᱵᱩ ᱪᱮᱫᱟᱜ ᱱᱚᱰᱮ ᱫᱚᱯᱮ ᱫᱚᱱ ᱫᱟ ᱟᱫᱚ ᱠᱚ ᱢᱮᱱᱫᱟ ᱵᱟᱵᱟ ᱱᱚᱰᱮ ᱞᱮ ᱫᱚᱱᱮᱫ ᱠᱟᱱ ᱠᱷᱟᱱ ᱟᱞᱮᱭᱟᱜ ᱞᱟᱡ ᱵᱤᱜ ᱠᱟᱱᱟ ᱵᱟᱝᱞᱮ ᱵᱩᱡᱷᱟᱹᱣ ᱫᱟᱲᱮᱭᱟᱜ ᱵᱟᱝᱞᱮ ᱵᱩᱡᱷᱟᱹᱣ ᱫᱟ ᱛᱟᱞ ᱟᱹᱰᱤ ᱠᱷᱩᱥᱤ ᱞᱮ ᱵᱩᱡᱷᱟᱹᱣ ᱫᱟ ᱱᱚᱰᱮ ᱫᱚ ᱱᱚᱰᱮ ᱫᱚ ᱟᱫᱚ ᱟᱡ ᱜᱚᱜᱚ ᱟᱡ ᱵᱟᱵᱟ ᱛᱟᱠᱚ ᱟᱹᱰᱤ ᱢᱩᱥᱠᱤᱞ ᱨᱮᱠᱚ ᱯᱟᱲᱟᱣᱱᱟ ᱟᱫᱚ ᱠᱚ ᱢᱮᱱᱫᱟ ᱱᱩᱠᱩ ᱜᱤᱫᱽᱨᱟᱹ ᱱᱚᱰᱮ ᱠᱷᱚᱱ ᱡᱚᱵᱚᱨ ᱠᱟᱛᱮ ᱪᱟᱞᱟᱜ ᱵᱟᱠᱚ ᱢᱮᱱᱫᱟ ᱢᱮᱱᱫᱟ ᱠᱚ ᱵᱟᱞᱮ ᱪᱟᱞᱟᱜᱼᱟ ᱛᱟᱦᱞᱮ ᱟᱡ ᱜᱚᱜᱚ ᱟᱡ ᱵᱟᱵᱟ ᱛᱟᱠᱚ ᱵᱩᱠᱛᱤ ᱠᱷᱟᱴᱟᱣᱮᱱ ᱛᱟᱠᱚᱣᱟ ᱛᱟᱦᱞᱮ ᱱᱩᱠᱩ ᱜᱤᱫᱽᱨᱟᱹ ᱱᱚᱝᱠᱟ ᱫᱚ ᱵᱟᱠᱚ ᱪᱟᱞᱟᱜᱼᱟ ᱛᱚᱵᱮ ᱫᱟᱨᱮ ᱜᱮ ᱤᱫᱤ ᱦᱩᱭᱩᱜᱼᱟ ᱛᱟᱦᱞᱮ ᱠᱚ ᱪᱟᱞᱟᱜᱼᱟ ᱟᱫᱚ ᱩᱱ ᱥᱚᱢᱚᱭ ᱱᱚᱝᱠᱟ ᱠᱚ ᱢᱮᱱ ᱞᱮᱫᱟ

ᱤᱱᱟᱹ ᱠᱟᱛᱮ ᱫᱚ ᱦᱟᱸᱜ ᱴᱷᱤᱠ ᱵᱟᱹᱦᱩ ᱠᱩᱲᱤ ᱠᱚ ᱵᱟᱹᱭ ᱠᱩᱲᱤ ᱠᱚ ᱩᱱᱠᱩ ᱦᱚᱸᱧ ᱫᱚᱱ ᱦᱚᱪᱚ ᱠᱚᱣᱟ ᱴᱷᱤᱠ ᱜᱮᱭᱟ ᱟᱫᱚ ᱴᱷᱤᱠ ᱜᱮᱭᱟ ᱵᱟᱵᱟ ᱢᱮᱱᱠᱷᱟᱱ ᱩᱱᱠᱩ ᱜᱤᱫᱽᱨᱟᱹ ᱡᱚᱠᱷᱚᱱ ᱵᱟᱠᱚ ᱪᱟᱞᱟᱜᱼᱟ ᱛᱟᱦᱞᱮ ᱪᱮᱫ ᱠᱚ ᱪᱤᱠᱟ ᱠᱮᱫᱟ ᱵᱟᱵᱟ ᱚᱱᱟ ᱠᱟᱨᱟᱢ ᱫᱟᱨᱮ ᱫᱚ ᱛᱩᱫ ᱠᱮᱫᱟ ᱠᱚ ᱚᱸᱰᱮ ᱠᱷᱚᱱ ᱛᱩᱫ ᱠᱮᱫ ᱠᱷᱟᱱ ᱠᱚ ᱤᱫᱤ ᱠᱮᱫᱟ ᱠᱚ ᱛᱚ ᱚᱠᱟ ᱨᱮᱠᱚ ᱤᱫᱤ ᱠᱮᱫᱟ ᱵᱟᱵᱟ ᱢᱟᱹᱨᱰᱤ ᱠᱤᱥᱩᱱᱟᱜ ᱚᱲᱟᱜ ᱨᱮᱠᱚ ᱤᱫᱤ ᱠᱮᱫᱟ ᱟᱫᱚ ᱢᱩᱨᱛᱤ ᱠᱤᱥᱟᱹᱬ ᱚᱲᱟᱜ ᱨᱮ ᱡᱚᱠᱷᱚᱱ ᱠᱚ ᱤᱫᱤ ᱠᱮᱫ ᱠᱷᱟᱡ ᱟᱫᱚ ᱢᱩᱨᱛᱤ ᱠᱤᱥᱟᱹᱬ ᱚᱲᱟᱜ ᱨᱮ ᱡᱚᱠᱷᱚᱱ ᱠᱚ ᱤᱫᱤ ᱠᱮᱫ ᱠᱷᱟᱱ ᱟᱫᱚ ᱡᱟᱭᱦᱳᱠ ᱚᱸᱰᱮ ᱫᱚ ᱟᱹᱰᱤ ᱠᱟᱡᱟᱠ ᱠᱚ ᱫᱮᱵᱤᱣᱟᱭ ᱥᱮᱣᱟᱭᱮᱫᱟ ᱩᱱᱠᱤᱱ ᱵᱟᱨᱭᱟ ᱠᱩᱲᱤ ᱜᱤᱫᱽᱨᱟᱹ ᱡᱟᱦᱟᱸ ᱫᱚ ᱠᱚᱨᱢᱤ ᱥᱮ ᱫᱷᱟᱹᱨᱢᱤ ᱧᱩᱛᱩᱢᱟᱱ ᱠᱩᱲᱤ ᱩᱱᱠᱤᱱ ᱫᱚ ᱠᱤᱱ ᱪᱷᱚᱡᱽ ᱟᱹᱠᱤᱱ ᱜᱚᱵᱚᱨ ᱟᱹᱠᱤᱱ ᱫᱷᱩᱯ ᱟᱹᱠᱤᱱ ᱫᱷᱩᱲᱟᱹᱣ ᱟᱹᱠᱤᱱ ᱫᱮ ᱫᱮᱣᱟ ᱥᱮᱣᱟᱭ ᱟᱹᱠᱤᱱ ᱛᱚᱵᱮ ᱮᱱᱮᱡ ᱫᱟᱲᱮ ᱫᱟᱠᱟ ᱠᱤᱱ ᱡᱚᱢᱟ ᱟᱨ ᱠᱚᱲᱟ ᱜᱤᱫᱽᱨᱟᱹ ᱫᱚ ᱵᱟᱹᱭ ᱵᱟᱹᱭ ᱛᱮᱠᱤᱱ ᱞᱟᱹᱴᱩ ᱦᱮᱡ ᱮᱱ ᱠᱷᱟᱱ ᱫᱚ ᱠᱟᱹᱢᱤ ᱫᱚ ᱞᱟᱦᱟ ᱦᱟᱱᱛᱮ ᱱᱟᱛᱮ ᱠᱤᱱ ᱫᱟᱬᱟᱱ ᱞᱟᱹᱜᱤᱫ ᱟᱹᱰᱤ ᱛᱮᱫ ᱩᱱᱠᱩ ᱫᱚ ᱟᱭᱡᱚᱞ ᱠᱮᱫᱟ ᱠᱚ ᱟᱹᱰᱤ ᱛᱮᱫ ᱠᱚ ᱠᱮᱴᱮᱡ ᱮᱱᱟ ᱢᱤᱫ ᱠᱟᱛᱷᱟ ᱛᱮ ᱥᱚᱢᱟᱡᱽ ᱨᱮᱱ ᱥᱮ ᱥᱟᱶᱛᱟ ᱛᱟᱞᱟᱨᱮ ᱟᱹᱰᱤ ᱟᱸᱴ ᱠᱚ ᱠᱮᱴᱮᱡ ᱮᱱᱟ ᱵᱟᱵᱟ

ᱤᱧ ᱫᱚ ᱱᱚᱝᱠᱟ ᱫᱚ ᱵᱟᱹᱧ ᱛᱟᱹᱠᱤᱣᱟᱜ ᱠᱟᱱᱟ ᱟᱫᱚ ᱱᱚᱝᱠᱟ ᱡᱚᱠᱷᱚᱱ ᱪᱟᱸᱫᱚ ᱵᱚᱸᱜᱟ ᱴᱷᱮ ᱠᱮᱥ ᱠᱮᱫᱟ ᱠᱟᱨᱟᱢ ᱜᱚᱥᱟᱭ ᱢᱮᱱᱫᱟᱭ ᱥᱚᱢᱟᱡᱽ ᱨᱮᱱ ᱫᱤᱥᱚᱢ ᱦᱚᱲ ᱡᱩᱫᱤ ᱠᱚ ᱢᱟᱱᱟᱣᱤᱧᱟᱹ ᱛᱟᱦᱚᱞᱮᱧ ᱠᱩᱥᱤᱜᱼᱟ ᱟᱨ ᱵᱟᱝᱠᱷᱟᱡ ᱫᱚ ᱵᱟᱝᱜᱮ ᱪᱮᱫᱟᱜ ᱥᱮ ᱢᱤᱫ ᱦᱚᱲᱟᱜ ᱜᱷᱟᱨᱚᱸᱡᱽ ᱨᱮᱫᱚ ᱠᱩᱥᱤ ᱵᱟᱹᱧ ᱵᱩᱡᱷᱟᱹᱣᱫᱟ ᱩᱱ ᱥᱚᱢᱚᱭ ᱪᱟᱸᱫᱚ ᱵᱚᱸᱜᱟᱭ ᱢᱮᱱᱫᱟ ᱴᱷᱤᱠ ᱜᱮᱭᱟ ᱟᱢᱟᱜ ᱦᱚᱸ ᱵᱮᱵᱚᱥᱛᱷᱟᱧ ᱦᱟᱛᱟᱣᱟ ᱪᱮᱫ ᱞᱮᱠᱟᱛᱮ ᱫᱤᱥᱚᱢ ᱦᱚᱲ ᱟᱢ ᱠᱚ ᱢᱟᱱᱟᱣ ᱢᱮᱭᱟ ᱟᱫᱚ ᱴᱷᱤᱠ ᱜᱮᱭᱟ ᱧᱮᱞ ᱢᱮᱥᱮ ᱵᱟᱵᱟ ᱩᱱᱠᱤᱱ ᱢᱟᱹᱭ ᱠᱩᱲᱤ ᱜᱤᱫᱽᱨᱟᱹ ᱟᱹᱰᱤ ᱱᱟᱯᱟᱭ ᱚᱱᱟ ᱠᱟᱨᱟᱢ ᱫᱟᱨᱮ ᱵᱩᱴᱟᱹ ᱠᱤᱱ ᱫᱮ ᱫᱮᱣᱟ ᱥᱮᱣᱟ ᱟᱹᱠᱤᱱ ᱪᱷᱚᱸᱪ ᱜᱚᱵᱚᱨ ᱟᱹᱠᱤᱱ ᱟᱫᱚ ᱚᱱᱟ ᱤᱫᱤ ᱠᱟᱛᱮ ᱟᱹᱰᱤ ᱠᱩᱥᱤ ᱨᱟᱹᱥᱠᱟᱹ ᱟᱠᱚ ᱟᱨ ᱩᱱᱠᱩ ᱛᱟᱞᱟ ᱨᱮᱢᱟ ᱡᱚᱢ ᱧᱩ ᱦᱚᱸ ᱡᱟᱦᱟᱸ ᱚᱵᱷᱟᱵ ᱜᱮ ᱵᱟᱝ ᱯᱟᱲᱟᱜ ᱠᱚᱣᱟ ᱮᱭ ᱠᱩᱨᱛᱮ ᱛᱮ ᱧᱮᱞ ᱢᱮᱥᱮ ᱢᱤᱫ ᱫᱤᱱ ᱩᱱᱤ ᱢᱟᱨᱟᱝ ᱵᱩᱨᱩ ᱥᱮ ᱡᱟᱦᱟᱸ ᱟᱭᱳ ᱛᱟᱹᱠᱤᱱ ᱱᱚᱝᱠᱟᱱᱟᱜ ᱵᱩᱫᱷᱤ ᱠᱤᱱ ᱠᱟᱹᱢᱤ ᱠᱮᱫᱟ ᱡᱟᱦᱟᱸ ᱫᱚ ᱚᱱᱟ ᱥᱚᱭ ᱧᱩᱛᱩᱢᱟᱱ ᱢᱤᱫᱴᱟᱝ ᱠᱩᱲᱤ ᱦᱮᱡ ᱱᱟᱭ ᱩᱱᱠᱩᱣᱟᱜ ᱯᱚᱨᱤᱵᱟᱨ ᱨᱮ ᱟᱫᱚ ᱩᱱᱠᱤᱱ ᱢᱟᱹᱭ ᱜᱤᱫᱽᱨᱟᱹ ᱛᱟᱹᱠᱤᱱᱮ ᱢᱮᱛᱟ ᱠᱤᱱ ᱠᱟᱱᱟ ᱡᱟᱦᱟᱸᱭ ᱫᱚ ᱠᱟᱹᱢᱤ ᱥᱮ ᱫᱷᱟᱹᱨᱢᱤ ᱢᱮᱛᱟ ᱠᱤᱱ ᱠᱟᱱᱟ ᱵᱤᱴᱤ ᱪᱮᱫ ᱵᱮᱱ ᱠᱟᱹᱢᱤᱫᱟ ᱟᱨ ᱱᱚᱣᱟ ᱫᱚ ᱪᱮᱫ ᱫᱟᱨᱮ ᱵᱮᱱ ᱵᱚᱸᱜᱟᱣᱟᱜ ᱠᱟᱱᱟ ᱟᱫᱚ ᱩᱱᱠᱤᱱ ᱜᱤᱫᱽᱨᱟᱹ ᱜᱤᱫᱽᱨᱟᱹ ᱠᱤᱱ ᱢᱮᱱᱫᱟ ᱱᱚᱣᱟ ᱫᱚ ᱟᱹᱞᱤᱧᱟᱜ ᱟᱨ ᱟᱞᱮᱭᱟᱜ ᱟᱹᱰᱤ ᱢᱟᱨᱟᱝ ᱫᱷᱟᱹᱢᱤᱠ ᱨᱮᱭᱟᱜ ᱫᱟᱨᱮ ᱠᱟᱱᱟ ᱚᱱᱟ ᱛᱮᱞᱮ ᱵᱚᱸᱜᱟᱣᱟᱜ ᱠᱟᱱᱟ ᱟᱫᱚ ᱪᱮᱫ ᱠᱚ ᱱᱚᱜᱼᱚᱭ ᱫᱟᱜ ᱞᱤᱧ ᱫᱩᱞᱟ ᱫᱷᱩᱯ ᱫᱷᱩᱲᱟᱹᱣᱮᱜᱼᱟ ᱞᱤᱧ ᱫᱮᱵᱤᱣᱟ ᱥᱮᱣᱟᱭᱟᱞᱤᱧ ᱛᱚᱵᱮ ᱫᱟᱠᱟ ᱞᱤᱧ ᱡᱚᱢᱟ ᱟᱫᱚ ᱢᱮᱱᱫᱟ ᱵᱤᱴᱤ ᱟᱹᱰᱤ ᱱᱟᱯᱟᱭ ᱠᱟᱛᱷᱟ ᱠᱟᱱᱟ ᱡᱮᱦᱮᱛᱩ ᱥᱩᱫᱩᱭ ᱫᱤᱱ ᱦᱤᱞᱳᱜ ᱜᱮ ᱟᱵᱮᱱ ᱢᱟ ᱨᱮᱭᱟᱲ ᱫᱟᱜ ᱵᱮᱱ ᱫᱩᱞ ᱟᱹᱜᱩ ᱠᱟᱣᱫᱟ ᱢᱮᱱᱠᱷᱟᱱ ᱤᱧ ᱟᱨ ᱢᱤᱫᱴᱮᱡ ᱠᱟᱹᱢᱤᱧ ᱞᱟᱹᱭ ᱟᱵᱮᱱᱟ ᱱᱚᱣᱟ ᱫᱚ ᱟᱨᱚ ᱡᱚᱛᱚ ᱠᱷᱚᱡ ᱢᱚᱡᱚᱜᱼᱟ ᱯᱟᱥᱮ ᱟᱫᱚ ᱩᱱᱠᱤᱱ ᱫᱚ ᱜᱤᱫᱽᱨᱟᱹ ᱦᱚᱲ ᱠᱟᱱᱟ ᱠᱤᱱ ᱟᱨ ᱜᱷᱚᱴᱱᱟ ᱜᱷᱚᱴᱟᱜ ᱞᱟᱹᱜᱤᱫ ᱨᱮᱭᱟᱜ ᱜᱟᱞᱢᱟᱨᱟᱣ ᱠᱟᱱᱟ ᱵᱟᱵᱟ ᱟᱫᱚ ᱡᱟᱭᱦᱳᱠ ᱩᱱ ᱥᱚᱢᱚᱭ ᱩᱱᱤ ᱢᱮᱛᱟ ᱠᱤᱱ ᱠᱟᱱᱟ ᱤᱧ ᱦᱟᱸᱜ ᱡᱟᱦᱟᱸᱭ ᱞᱟᱹᱭ ᱵᱮᱱᱟ ᱵᱤᱴᱤ ᱤᱧᱟᱹᱜ ᱠᱟᱛᱷᱟ ᱞᱮᱠᱟᱛᱮ ᱡᱩᱫᱤ ᱵᱮᱱ ᱪᱟᱞᱟᱜᱼᱟ ᱯᱟᱥᱮᱡ ᱟᱨᱦᱚᱸ ᱢᱚᱡᱚᱜᱚᱜᱼᱟ ᱟᱫᱚ ᱪᱮᱫ ᱢᱚᱡᱚᱜᱚᱜᱼᱟ ᱩᱱ ᱥᱚᱢᱚᱭ ᱫᱚ ᱱᱚᱝᱠᱟᱭ ᱢᱮᱛᱟᱜ ᱠᱤᱱᱟᱹ ᱢᱤᱫ ᱫᱤᱱ ᱫᱚ ᱫᱟᱜ ᱫᱤᱱᱟᱹᱢᱟᱜ ᱞᱚᱞᱚ ᱫᱟᱜ ᱛᱮ ᱨᱮᱭᱟᱲ ᱫᱟᱜ ᱵᱮᱱ ᱫᱩᱞᱟ ᱢᱤᱫ ᱫᱤᱱ ᱫᱚ ᱫᱟᱜ ᱵᱮᱱ ᱞᱚᱞᱚᱭᱟ ᱟᱨ ᱵᱮᱱ ᱫᱩᱞᱟ ᱡᱟᱦᱟᱸ ᱛᱤᱱᱟᱹᱜ ᱨᱮᱭᱟᱲ ᱫᱟᱜ ᱫᱩᱞ ᱠᱟᱛᱮ ᱢᱚᱡᱚᱜ ᱠᱟᱱ ᱛᱟᱦᱮᱱᱟ ᱞᱚᱞᱚ ᱫᱟᱜ ᱫᱩᱞ ᱠᱟᱛᱮ ᱫᱚ ᱟᱨᱦᱚᱸ ᱢᱚᱡᱚᱜᱚᱜᱼᱟ ᱵᱟᱵᱟ ᱠᱟᱨᱟᱢ ᱜᱚᱸᱥᱟᱭ ᱛᱟᱞᱟ ᱨᱮᱫᱚ ᱟᱹᱰᱤ ᱢᱟᱨᱟᱝ ᱵᱤᱪᱟᱨᱚᱱ ᱥᱮ ᱵᱟᱹᱲᱤᱡ ᱜᱷᱚᱴᱚᱱᱟ ᱪᱟᱞᱟᱣ ᱟᱠᱟᱱᱟ ᱩᱱ ᱥᱚᱢᱚᱭ ᱥᱟᱹᱨᱤᱜᱮ ᱩᱱᱠᱤᱱ ᱜᱤᱫᱽᱨᱟᱹ ᱫᱚ ᱞᱟᱦᱟ ᱛᱟᱭᱱᱚᱢ ᱵᱩᱜᱤ ᱵᱟᱹᱲᱤᱡ ᱪᱮᱫ ᱦᱚᱸ ᱵᱟᱹᱠᱤᱱ ᱩᱭᱦᱟᱹᱨ ᱟᱠᱟᱫᱼᱟ ᱢᱤᱫ ᱫᱤᱱ ᱫᱚ ᱫᱟᱜ ᱠᱤᱱ ᱞᱚᱞᱚ ᱠᱮᱫᱟ ᱟᱨ ᱞᱚᱞᱚ ᱫᱟᱜ ᱠᱤᱱ ᱫᱩᱞ ᱟᱫᱟ ᱢᱮᱱ ᱠᱟᱣᱟᱜ ᱠᱤᱱᱟᱹ ᱡᱮ ᱛᱚ ᱡᱟᱦᱟᱸ ᱫᱚ ᱱᱟᱥᱚᱭ ᱢᱮᱱ ᱠᱟᱣᱟᱜ ᱠᱤᱱᱟᱹ ᱱᱟᱥᱟᱣ ᱦᱚᱪᱚ ᱠᱤᱱᱟᱹ ᱵᱩᱫᱽᱫᱷᱤ ᱠᱟᱫᱟ ᱟᱫᱚ ᱡᱚᱠᱷᱚᱱ ᱠᱤᱱ ᱫᱩᱞ ᱟᱫᱟ ᱟᱫᱚ ᱚᱱᱟ ᱪᱟᱨᱟᱢ ᱫᱟᱨᱮ ᱫᱚ ᱵᱟᱹᱭ ᱵᱟᱹᱭᱛᱮ ᱚᱱᱟ ᱫᱚ ᱢᱟᱱᱮ ᱢᱚᱥᱚᱫᱚᱜ ᱥᱮᱫ ᱪᱟᱞᱟᱣ ᱠᱟᱱᱟ ᱛᱚᱨᱢᱚᱡ ᱦᱚᱸ ᱟᱫᱚ ᱩᱱᱠᱤᱱ ᱠᱚᱲᱟ ᱜᱤᱫᱽᱨᱟᱹ ᱠᱤᱱ ᱦᱮᱡ ᱮᱱᱟ ᱠᱟᱹᱨᱢᱩ ᱟᱨ ᱫᱷᱟᱹᱨᱢᱩ ᱧᱮᱞ ᱫᱟᱠᱤᱱ ᱱᱚᱣᱟ ᱱᱚᱣᱟ ᱫᱟᱨᱮ ᱫᱚ ᱟᱹᱰᱤ ᱵᱟᱝ ᱵᱩᱲᱤ ᱜᱮ ᱧᱮᱞᱚᱜᱚᱜ ᱠᱟᱱᱟ ᱱᱚᱣᱟ ᱫᱚ ᱚᱠᱟ ᱞᱮᱠᱟ ᱪᱚ ᱟᱫᱚ ᱩᱱ ᱥᱚᱢᱚᱭ ᱩᱱᱠᱤᱱ ᱠᱤᱱ ᱠᱩᱞᱤ ᱠᱤᱱ ᱫᱚᱦᱚ ᱠᱮᱫᱟ ᱦᱮᱸᱫᱟ ᱢᱟᱹᱭ ᱫᱤᱱᱟᱹᱢ ᱦᱤᱞᱳᱜ ᱟᱵᱮᱱ ᱢᱟ ᱱᱚᱰᱮ ᱵᱮᱱ ᱫᱮᱵᱤᱣᱟ ᱥᱮᱣᱟᱭᱟ ᱛᱮᱦᱮᱧ ᱫᱚ ᱱᱚᱣᱟ ᱫᱟᱨᱮ ᱪᱮᱫᱟᱜ ᱱᱚᱝᱠᱟ ᱫᱚ ᱧᱮᱞᱚᱜᱚᱜ ᱠᱟᱱᱟ ᱟᱹᱰᱤ ᱡᱷᱚᱢᱟᱣ ᱡᱷᱚᱢᱟᱣ ᱟᱫᱚ ᱠᱤᱱ ᱢᱮᱱᱫᱟ ᱪᱮᱫ ᱤᱧ ᱢᱮᱱᱟ ᱵᱟᱵᱟ ᱟᱹᱞᱤᱧ ᱢᱟ ᱵᱟᱹᱞᱤᱧ ᱵᱟᱲᱟᱭᱟ ᱵᱟᱵᱟ ᱟᱹᱞᱤᱧ ᱢᱟ ᱵᱟᱹᱞᱤᱧ ᱵᱟᱲᱟᱭᱟ ᱢᱤᱫ ᱠᱚᱠᱚ ᱚᱲᱮ ᱤᱧᱟ ᱟᱹᱰᱤ ᱛᱮ ᱫᱟᱭᱟ ᱜᱮ ᱞᱟᱹᱭᱟᱫ ᱞᱤᱧᱟ ᱢᱮᱛᱟᱞᱤᱧ ᱠᱟᱱᱟᱭ ᱡᱟᱭᱡᱩᱜᱽ ᱦᱤᱞᱳᱜ ᱢᱟ ᱟᱵᱮᱱ ᱨᱮᱭᱟᱲ ᱫᱟᱜ ᱵᱮᱱ ᱫᱩᱞᱟᱜ ᱠᱟᱱᱟ ᱟᱫᱚ ᱩᱱᱤᱭᱟᱜ ᱢᱮᱱ ᱞᱮᱠᱟ ᱛᱮᱜᱮ ᱟᱹᱞᱤᱧ ᱛᱮᱦᱮᱧ ᱞᱚᱞᱚ ᱫᱟᱜ ᱮ ᱫᱩᱞ ᱦᱚᱪᱚ ᱠᱮᱫ ᱞᱤᱧᱟ ᱵᱚᱞᱮ ᱟᱹᱰᱤ ᱢᱚᱡᱚᱜᱼᱟ ᱠᱟᱛᱷᱟᱭ ᱢᱟ ᱟᱫᱚ ᱞᱚᱞᱚ ᱫᱟᱜ ᱞᱤᱧ ᱫᱩᱞ ᱫᱟᱜ ᱠᱷᱟᱱ ᱢᱟ ᱢᱟ ᱚᱠᱟ ᱞᱮᱠᱟᱭᱱᱟ ᱛᱟᱦᱞᱮ ᱵᱟᱵᱟ ᱠᱟᱹᱨᱩ ᱟᱹᱰᱤ ᱫᱩᱠᱮ ᱵᱩᱡᱷᱟᱹᱣ ᱠᱮᱫᱟ ᱧᱮᱞ ᱫᱟᱭ ᱵᱟᱹᱭ ᱵᱟᱹᱭᱛᱮ ᱱᱚᱣᱟ ᱫᱟᱨᱮ ᱜᱚᱡᱚᱜᱚᱜ ᱥᱮᱫ ᱪᱟᱞᱟᱜᱼᱟ ᱟᱫᱚ ᱪᱮᱬᱮ ᱪᱤᱠᱟ ᱠᱮᱫᱟ ᱵᱟᱵᱟ ᱠᱟᱹᱨᱢᱩ ᱫᱚ ᱚᱱᱟ ᱠᱟᱨᱟᱢ ᱫᱟᱨᱮ ᱥᱟᱵ ᱠᱮᱫᱟ ᱟᱨ ᱵᱟᱹᱭ ᱵᱟᱹᱭᱛᱮ ᱞᱟᱲᱟᱣ ᱱᱟᱭ ᱵᱟᱵᱟ ᱚᱠᱟᱛᱮ ᱤᱫᱤ ᱠᱮᱫᱟ ᱢᱮᱱᱠᱷᱟᱱ ᱚᱠᱟ ᱨᱮᱦᱚᱸ ᱚᱱᱟ ᱠᱟᱨᱟᱢ ᱫᱟᱨᱮ ᱫᱚᱦᱚ ᱠᱟᱜ ᱞᱮᱠᱟᱱ ᱡᱟᱭᱜᱟ ᱵᱟᱭ ᱧᱟᱢ ᱞᱮᱫᱟ ᱵᱟᱵᱟ ᱡᱟᱦᱟᱸ ᱡᱟᱭᱜᱟᱭ ᱧᱟᱢ ᱠᱮᱫᱟ ᱫᱚ ᱚᱱᱟ ᱫᱚ ᱛᱮᱨᱚ ᱰᱮᱵᱤ ᱫᱟᱜ ᱟᱫᱚ ᱡᱟᱦᱟᱸ ᱠᱮᱨᱚᱰᱮᱰ ᱨᱮ ᱤᱫᱤ ᱦᱚᱴᱚ ᱠᱟᱫᱟ ᱚᱸᱰᱮ ᱵᱚ ᱦᱮᱡ ᱦᱚᱴᱚ ᱠᱟᱫᱟ ᱵᱟᱵᱟ ᱠᱟᱹᱨᱢᱩ ᱚᱸᱰᱮ ᱠᱷᱚᱱᱮ ᱨᱩᱣᱟᱹᱲ ᱦᱤᱡᱩᱜᱚᱜ ᱛᱮᱜᱮ ᱚᱸᱰᱮ ᱠᱷᱚᱱ ᱠᱟᱹᱨᱩ ᱨᱩᱣᱟᱹᱲ ᱦᱤᱡᱩᱜ ᱜᱚᱫ ᱛᱮᱜᱮ ᱵᱟᱵᱟ ᱛᱤᱱᱟᱹᱜ ᱜᱟᱱ ᱟᱠᱚ ᱛᱟᱞᱟᱨᱮ ᱟᱭᱳᱡᱚᱱ ᱛᱟᱦᱮᱸ ᱠᱟᱱᱟ ᱫᱷᱚᱱ ᱥᱚᱢᱯᱚᱛᱤ ᱥᱮ ᱡᱟᱦᱟᱸ ᱛᱤᱱᱟᱹᱜ ᱦᱩᱲᱩ ᱪᱟᱣᱞᱮ ᱚᱱᱟ ᱠᱚᱫᱚ ᱵᱟᱵᱟ ᱵᱟᱹᱭ ᱵᱟᱹᱭᱛᱮ ᱚᱴᱟᱝᱚᱜ ᱥᱮ ᱪᱟᱞᱟᱣ ᱪᱮᱫᱟᱜ ᱥᱮ ᱱᱟᱥᱟᱣ ᱠᱮᱫᱟᱭ ᱵᱟᱵᱟ ᱟᱫᱚ ᱠᱟᱹᱨᱜᱩ ᱟᱨ ᱫᱷᱟᱹᱨᱢᱩ ᱛᱟᱞᱟᱨᱮ ᱱᱚᱝᱠᱟᱱᱟᱜ ᱟᱪᱟᱨᱚ ᱢᱮᱱᱟᱜ ᱵᱟᱵᱟ ᱢᱮᱱᱠᱷᱟᱱ ᱡᱟᱦᱟᱸᱭ ᱚᱲᱟᱜ ᱨᱮ ᱱᱮᱞᱟ ᱛᱩᱢᱟᱹᱞ ᱠᱟᱹᱢᱤ ᱠᱤᱱ ᱪᱟᱞᱟᱜ ᱨᱮᱦᱚᱸ ᱢᱮᱱᱠᱷᱟᱱ ᱵᱟᱠᱷᱨᱟ ᱫᱟᱠᱟ ᱡᱚᱛᱚ ᱦᱚᱲ ᱠᱚ ᱟᱱᱴᱟᱜᱼᱟ ᱩᱱᱠᱤᱱ ᱴᱷᱮᱡ ᱪᱟᱞᱟᱜ ᱛᱮᱜᱮ ᱪᱟᱵᱟᱜᱼᱟ ᱢᱮᱱᱠᱷᱟᱱ ᱡᱚᱢ ᱫᱚ ᱵᱟᱠᱚ ᱧᱟᱢ ᱫᱟ ᱵᱟᱵᱟ ᱩᱱᱠᱩ ᱫᱚ ᱚᱠᱚᱭ ᱡᱟᱦᱟᱸ ᱫᱚ ᱠᱟᱹᱨᱢᱩ ᱟᱨ ᱫᱷᱟᱹᱨᱢᱩ ᱡᱟᱦᱟᱸ ᱫᱚ ᱠᱟᱹᱨᱢᱤ ᱟᱨ ᱫᱷᱟᱹᱨᱢᱤ ᱩᱱᱠᱩ ᱫᱚ ᱡᱚᱢ ᱵᱟᱠᱚ ᱧᱟᱢ ᱫᱟ ᱟᱹᱰᱤ ᱢᱩᱦᱤᱢ ᱨᱮᱠᱚ ᱯᱟᱲᱟᱣᱱᱟ ᱩᱱ ᱥᱚᱢᱚᱭ ᱜᱤᱫᱽᱨᱟᱹ ᱛᱮ ᱠᱚᱲᱟ ᱜᱤᱫᱽᱨᱟᱹ ᱠᱤᱱ ᱦᱚᱸ ᱵᱟᱹᱭᱦᱟᱹᱲ ᱨᱮ ᱦᱩᱲᱩ ᱨᱚᱦᱚᱭ ᱛᱟᱦᱮᱸ ᱠᱟᱱᱟ ᱠᱷᱮᱛ ᱨᱮ ᱫᱟᱜ ᱟᱲᱮ ᱛᱟᱦᱮᱸ ᱞᱮᱱᱟ ᱨᱟᱸᱜᱟ ᱛᱮ ᱯᱤᱸᱰᱟᱹ ᱠᱚᱦᱚᱸ ᱠᱤᱱ ᱢᱟᱜ ᱚᱲᱮᱡ ᱜᱤᱰᱤ ᱠᱟᱜ ᱠᱟᱱ ᱛᱟᱦᱮᱱᱟ ᱠᱩᱲᱤ ᱜᱤᱫᱽᱨᱟᱹ ᱦᱚᱸ ᱡᱚᱢ ᱵᱟᱹᱠᱤᱱ ᱧᱟᱢ ᱞᱮᱫ ᱛᱮ ᱨᱚᱦᱚᱭ ᱨᱮᱭᱟᱜ ᱦᱩᱲᱩ ᱠᱚ ᱚᱱᱟ ᱠᱚ ᱠᱤᱱ ᱛᱩᱫ ᱜᱤᱰᱤ ᱠᱟᱜ ᱠᱟᱱ ᱛᱟᱦᱮᱱᱟ ᱟᱫᱚ ᱩᱱ ᱥᱚᱢᱚᱭ ᱨᱮᱸᱜᱮᱡ ᱛᱮ ᱱᱚᱝᱠᱟᱱᱟᱜ ᱠᱟᱛᱷᱟ ᱠᱤᱱ ᱢᱮᱱ ᱞᱮᱫᱟ

ᱩᱱ ᱥᱚᱢᱚᱭ ᱡᱟᱦᱟᱸ ᱥᱚᱢᱚᱭ ᱫᱚ ᱱᱚᱣᱟ ᱠᱟᱛᱷᱟ ᱠᱤᱱ ᱢᱮᱱ ᱞᱮᱫᱟ ᱡᱚᱢ ᱵᱟᱞᱮ ᱧᱟᱢ ᱫᱟ ᱤᱱᱟᱹ ᱠᱟᱹᱢᱤ ᱠᱟᱛᱮ ᱨᱮᱦᱚᱸ ᱩᱱ ᱥᱚᱢᱚᱭ ᱢᱟᱨᱟᱝ ᱵᱩᱨᱩᱭ ᱦᱮᱡ ᱞᱮᱱᱟ ᱢᱟᱨᱟᱝ ᱵᱩᱨᱩ ᱡᱚᱠᱷᱚᱱ ᱦᱮᱡ ᱞᱮᱱᱟ ᱟᱫᱚᱭ ᱢᱮᱱᱫᱟ ᱠᱟᱹᱨᱢᱩ ᱪᱮᱫᱟᱜ ᱵᱮᱱ ᱨᱟᱜ ᱫᱟ ᱟᱹᱞᱤᱧᱟᱜ ᱨᱟᱜ ᱡᱚᱛᱚ ᱠᱷᱚᱡ ᱞᱟᱹᱴᱩ ᱢᱮᱱᱠᱷᱟᱱ ᱛᱮᱦᱮᱧ ᱱᱚᱝᱠᱟᱱᱟᱜ ᱦᱟᱞ ᱨᱮᱞᱤᱧ ᱯᱟᱲᱟᱣ ᱠᱟᱱᱟ ᱠᱟᱹᱢᱤ ᱠᱷᱮᱛᱮᱨ ᱢᱟ ᱡᱚᱠᱷᱚᱱ ᱡᱚᱢ ᱵᱟᱹᱞᱤᱧ ᱧᱟᱢ ᱮᱫᱟ ᱟᱫᱚ ᱪᱮᱫ ᱞᱤᱧ ᱪᱤᱠᱟᱭᱟ ᱩᱱ ᱥᱚᱢᱚᱭ ᱢᱟᱨᱟᱝ ᱵᱩᱨᱩᱭ ᱢᱮᱱᱫᱟ ᱠᱟᱹᱱᱦᱩ ᱡᱟᱦᱟᱸ ᱫᱚ ᱠᱟᱨᱟᱢ ᱜᱚᱥᱟᱭᱮᱢ ᱵᱚᱦᱮᱞ ᱟᱠᱟᱫᱤ ᱢᱮᱱᱠᱷᱟᱱ ᱱᱩᱭ ᱵᱟᱢ ᱵᱟᱢᱥᱟᱣ ᱟᱠᱟᱫᱤ ᱫᱷᱟᱹᱵᱤᱡ ᱟᱵᱮᱱ ᱫᱚ ᱡᱚᱢ ᱵᱟᱵᱮᱱ ᱧᱟᱢᱟ ᱟᱫᱚ ᱵᱟᱵᱟ ᱟᱹᱛᱩ ᱠᱟᱱ ᱫᱟᱜ ᱨᱮᱭ ᱵᱚᱦᱮᱞ ᱟᱠᱟᱫᱟ ᱚᱠᱟᱨᱮ ᱧᱟᱢᱟ ᱢᱮᱱᱠᱷᱟᱱ ᱚᱱᱟ ᱯᱟᱸᱡᱟᱭ ᱪᱟᱞᱟᱣᱱᱟ ᱠᱟᱹᱨᱢᱩᱭ ᱢᱮᱱᱫᱟ ᱵᱟᱝ ᱪᱟᱞᱟᱜ ᱜᱮ ᱵᱟᱹᱧ ᱪᱟᱞᱟᱣ ᱞᱮᱱᱠᱷᱟᱱ ᱛᱤᱱᱟᱹᱜ ᱟᱨ ᱱᱚᱝᱠᱟ ᱱᱟᱪᱟᱨ ᱥᱮ ᱱᱤᱫᱷᱟᱹᱨ ᱞᱮ ᱛᱟᱦᱮᱱᱟ ᱵᱟᱹᱭ ᱵᱟᱹᱭᱛᱮ ᱡᱟᱦᱟᱸ ᱫᱚ ᱟᱹᱛᱩ ᱫᱟᱨᱮ ᱟᱲᱟᱜ ᱜᱤᱰᱤ ᱟᱠᱟᱫᱮᱭᱟ ᱟᱫᱚ ᱯᱟᱸᱡᱟᱭ ᱪᱟᱞᱟᱣᱱᱟ ᱚᱱᱟ ᱫᱚ ᱠᱮᱨᱚ ᱰᱤᱰᱤ ᱜᱷᱟᱴ ᱨᱮ ᱟᱫᱚ ᱡᱚᱠᱷᱚᱱᱮ ᱪᱟᱞᱟᱜ ᱠᱟᱱᱟ ᱵᱟᱵᱟ ᱠᱟᱹᱨᱢᱩ ᱡᱚᱠᱷᱚᱱ ᱠᱟᱨᱟᱢ ᱜᱚᱥᱟᱭ ᱯᱟᱸᱡᱟᱭ ᱪᱟᱞᱟᱜ ᱠᱟᱱᱟ ᱪᱟᱞᱟᱜ ᱠᱟᱱ ᱢᱟᱲᱟᱝ ᱨᱮᱜᱮ ᱢᱤᱫ ᱵᱟᱵᱟ ᱦᱚᱲᱮ ᱧᱟᱢ ᱠᱮᱫᱮᱭᱟ ᱟᱫᱚᱭ ᱧᱟᱢ ᱠᱮᱫᱮ ᱠᱷᱟᱱ ᱢᱟ ᱧᱮᱞ ᱢᱮᱥᱮ ᱩᱱᱤ ᱡᱟᱹᱱᱩᱢ ᱨᱮ ᱨᱟᱢᱯᱷᱟᱣ ᱟᱠᱟᱱᱟ ᱟᱫᱚ ᱡᱟᱹᱱᱩᱢ ᱨᱮ ᱨᱟᱢᱯᱷᱟᱣ ᱟᱠᱟᱱ ᱠᱷᱟᱱ ᱟᱫᱚᱭ ᱢᱮᱛᱟᱭ ᱠᱟᱱᱟ ᱦᱮ ᱠᱟᱹᱱᱩ ᱚᱠᱟᱛᱮᱢ ᱪᱟᱞᱟᱜ ᱠᱟᱱᱟ ᱟᱫᱚᱭ ᱢᱮᱱᱫᱟ ᱵᱟᱵᱟᱧ ᱪᱟᱞᱟᱜ ᱠᱟᱱᱟ ᱤᱧ ᱫᱚ ᱤᱧᱟᱹᱜ ᱠᱚᱨᱚᱢ ᱠᱚᱯᱟᱞ ᱱᱟᱥᱟᱣ ᱟᱠᱟᱱ ᱛᱤᱧᱟᱹ ᱚᱱᱟ ᱟᱹᱜᱩᱧ ᱪᱟᱞᱟᱜ ᱠᱟᱱᱟ ᱤᱧᱟᱹᱜ ᱠᱚᱨᱚᱢ ᱠᱚᱯᱟᱞ ᱚᱠᱟ ᱨᱮᱜᱮᱧ ᱧᱟᱢᱟ ᱚᱸᱰᱮ ᱠᱷᱚᱱ ᱜᱤᱧ ᱯᱟᱣᱥᱟᱣ ᱟᱹᱜᱩᱭᱟ ᱟᱫᱚᱭ ᱢᱮᱱᱫᱟ ᱴᱷᱤᱠ ᱜᱮᱭᱟ ᱠᱟᱹᱱᱩ ᱟᱢ ᱡᱚᱠᱷᱚᱱ ᱟᱢᱟᱜ ᱠᱚᱨᱚᱢ ᱠᱚᱯᱟᱞ ᱯᱟᱣᱥᱟᱣᱮᱢ ᱪᱟᱞᱟᱜ ᱠᱟᱱᱟ ᱤᱧᱟᱹᱜ ᱦᱚᱸ ᱵᱟᱲᱮ ᱵᱟᱥᱟ ᱫᱟᱞᱟ ᱠᱟᱛᱤᱧ ᱟᱹᱰᱤ ᱡᱟᱭ ᱡᱩᱜᱽ ᱤᱧ ᱛᱟᱞᱟᱨᱮ ᱮᱢᱚᱱ ᱟᱡᱟᱨ ᱨᱮᱧ ᱯᱟᱲᱟᱣ ᱠᱟᱱᱟ ᱡᱟᱹᱱᱩᱢ ᱨᱮ ᱨᱟᱢ ᱴᱷᱟᱶ ᱠᱟᱱᱟ ᱪᱮᱫ ᱤᱧ ᱯᱟᱯ ᱠᱟᱜ ᱥᱮ ᱪᱮᱫ ᱤᱧ ᱠᱟᱹᱭ ᱟᱠᱟᱜᱼᱟ ᱢᱮᱱᱠᱷᱟᱱ ᱵᱟᱝ ᱪᱟᱵᱟᱜ ᱠᱟᱱᱟ ᱤᱧᱟᱹᱜ ᱦᱚᱲᱢᱚ ᱠᱷᱚᱱ ᱞᱟᱸᱜᱟ ᱪᱟᱵᱟᱣ ᱠᱟᱹᱱᱟᱹᱧ ᱡᱩᱫᱤ ᱦᱚᱸ ᱪᱟᱞᱟᱜ ᱠᱟᱱᱟ ᱢᱮᱱᱠᱷᱟᱱ ᱱᱚᱣᱟ ᱤᱧ ᱛᱟᱞᱟ ᱠᱷᱚᱱ ᱱᱚᱣᱟ ᱪᱤᱠᱟᱛᱮᱧ ᱢᱩᱠᱛᱤ ᱠᱚᱜᱼᱟ ᱱᱚᱣᱟ ᱦᱚᱸ ᱟᱢᱮᱢ ᱯᱟᱸᱡᱟ ᱫᱟᱨᱟ ᱠᱟᱹᱛᱤᱧᱟ ᱥᱮ ᱜᱚᱥᱟᱭ ᱴᱷᱮᱱ ᱠᱚ ᱵᱷᱟᱸᱰᱟᱣ ᱫᱟᱨᱟ ᱠᱟᱹᱛᱤᱧᱟ ᱟᱫᱚ ᱢᱮᱱᱫᱟ ᱴᱷᱤᱠ ᱜᱮᱭᱟ ᱡᱚᱠᱷᱚᱱᱤᱧ ᱪᱟᱞᱟᱜ ᱠᱟᱱᱟ ᱤᱧ ᱠᱟᱨᱟᱢ ᱜᱚᱥᱟᱭ ᱧᱟᱢ ᱞᱮᱠᱷᱟᱱ ᱜᱮ ᱢᱮᱱᱠᱷᱟᱱᱤᱧ ᱟᱢᱟᱜ ᱦᱚᱸᱧ ᱵᱟᱵᱥᱟᱣ ᱫᱟᱨᱟᱭ ᱛᱟᱢᱟ ᱟᱫᱚ ᱪᱟᱞᱟᱜ ᱠᱟᱱ ᱢᱟᱲᱟᱝ ᱨᱮ ᱵᱟᱵᱟ ᱢᱮᱱᱠᱷᱟᱱ ᱠᱟᱹᱨᱢᱩ ᱨᱮᱸᱜᱮᱡ ᱢᱟ ᱥᱟᱹᱨᱫᱤ ᱠᱟᱣᱫᱮᱭᱟ ᱩᱱ ᱥᱚᱢᱚᱭ ᱨᱮᱜᱮ ᱡᱟᱹᱱᱩᱢ ᱫᱟᱨᱮ ᱡᱚᱢ ᱧᱮᱞ ᱧᱟᱢ ᱠᱮᱫᱟ ᱵᱤᱞᱤ ᱟᱠᱟᱱᱟ ᱟᱫᱚ ᱡᱚᱠᱷᱚᱱ ᱵᱤᱞᱤ ᱠᱟᱱ ᱠᱷᱟᱱ ᱚᱱᱟ ᱡᱚᱢᱟᱭ ᱵᱟᱠᱷᱨᱟ ᱛᱮ ᱛᱤ ᱞᱟᱦᱟ ᱠᱮᱫᱟ ᱵᱟᱵᱟ ᱟᱨᱮ ᱜᱚᱫ ᱠᱮᱫᱟ ᱟᱨ ᱢᱚᱪᱟᱨᱮ ᱟᱫᱮᱨ ᱠᱮᱫᱟ ᱢᱮᱱᱠᱷᱟᱱ ᱠᱚᱭᱚᱜ ᱨᱩᱣᱟᱹᱲ ᱟᱫᱟ ᱟᱭ ᱢᱮᱱᱫᱟ ᱵᱟ ᱜᱮᱨ ᱯᱚᱥᱟᱜ ᱠᱟᱛᱮ ᱮ ᱧᱮᱞ ᱮᱫᱟ ᱚᱱᱟ ᱡᱟᱹᱱᱩᱢ ᱫᱟᱨᱮ ᱦᱚᱸ ᱚᱱᱟ ᱡᱟᱹᱱᱩᱢ ᱡᱚᱨ ᱦᱚᱸ ᱛᱤᱡᱩ ᱢᱮᱱᱟᱜ ᱠᱚᱣᱟ ᱵᱟᱭ ᱡᱚᱢ ᱫᱟᱲᱮᱭᱟᱫᱟ ᱟᱹᱰᱤ ᱟᱸᱴᱮ ᱪᱷᱤᱴᱠᱟᱹ ᱞᱟᱹᱜᱤᱫ ᱵᱩᱡᱷᱟᱹᱣ ᱠᱮᱫᱟ ᱟᱫᱚ ᱩᱱ ᱥᱚᱢᱚᱭ ᱱᱚᱝᱠᱟᱭ ᱢᱮᱱ ᱮᱫᱟ

ᱮᱸᱰᱮ ᱦᱚᱸ ᱡᱚᱢ ᱵᱟᱭ ᱧᱟᱢ ᱞᱮᱫᱟ ᱠᱟᱹᱨᱢᱩ ᱚᱠᱚᱭ ᱛᱚᱨᱟᱭ ᱥᱩᱡᱷᱤᱭᱮᱱᱟ ᱢᱮᱱᱫᱟ ᱛᱤᱱᱟᱹᱜ ᱥᱟᱺᱜᱤᱧ ᱨᱮᱧ ᱧᱟᱢ ᱫᱟᱲᱮ ᱠᱮᱭᱟ ᱡᱟᱦᱟᱸ ᱫᱚ ᱵᱩᱦᱤᱞ ᱟᱠᱟᱫ ᱤᱧ ᱢᱮᱱᱠᱷᱟᱱ ᱱᱚᱣᱟ ᱫᱚ ᱤᱧ ᱧᱟᱢ ᱛᱮᱜᱮ ᱦᱩᱭᱩᱜ ᱜᱚᱛᱤᱧᱟ ᱡᱩᱫᱤ ᱵᱟᱹᱧ ᱧᱟᱢᱟ ᱟᱞᱮ ᱛᱟᱞᱟ ᱨᱮᱫᱚ ᱥᱩᱠ ᱥᱮ ᱥᱩᱵᱤᱫᱷᱟ ᱫᱚ ᱵᱟᱝ ᱞᱮ ᱧᱟᱢᱟ ᱟᱫᱚ ᱪᱟᱞᱟᱜ ᱠᱟᱱ ᱢᱟᱲᱟᱝ ᱨᱮ ᱵᱟᱵᱟ ᱢᱤᱫ ᱜᱚᱜᱚ ᱦᱚᱲᱮ ᱧᱟᱢ ᱠᱮᱫᱮᱭᱟ ᱢᱟ ᱧᱮᱞ ᱢᱮᱥᱟ ᱡᱟᱸᱜᱟ ᱫᱚ ᱪᱩᱞᱦᱟᱹ ᱨᱮ ᱵᱚᱞᱚ ᱟᱠᱟᱱ ᱛᱟᱭᱟ ᱟᱨ ᱡᱟᱦᱟᱸᱭ ᱟᱡᱟᱨ ᱟᱠᱟᱱᱟ ᱢᱮᱱᱠᱷᱟᱱ ᱟᱹᱰᱤ ᱢᱩᱨᱩᱫ ᱟᱡᱟᱨ ᱨᱮᱭ ᱯᱟᱲᱟᱣ ᱠᱟᱱᱟ ᱩᱱᱤ ᱫᱚ ᱩᱰᱩᱠ ᱛᱮᱦᱚᱸ ᱵᱟᱭ ᱫᱟᱲᱮᱭᱟᱜ ᱠᱟᱱᱟ ᱞᱟᱸᱜᱟ ᱪᱟᱵᱟᱣ ᱠᱟᱱᱟᱭ ᱚᱱᱟ ᱨᱮᱭᱟᱜ ᱨᱚᱜᱽ ᱢᱮᱱᱠᱷᱟᱱ ᱧᱟᱢ ᱟᱠᱟᱣ ᱫᱮᱭᱟ ᱟᱫᱚ ᱡᱚᱠᱷᱚᱱ ᱠᱟᱹᱨᱩᱣᱟᱜ ᱛᱟᱲᱟᱢ ᱰᱟᱦᱟᱨ ᱨᱮ ᱥᱚᱡᱷᱤᱭᱮᱱᱟ ᱟᱫᱚᱭ ᱢᱮᱱᱫᱟ ᱠᱟᱹᱨᱩ ᱚᱠᱟᱛᱮᱢ ᱪᱟᱞᱟᱜ ᱠᱟᱱᱟ ᱟᱫᱚᱭ ᱢᱮᱱᱫᱟ ᱤᱧᱤᱧ ᱪᱟᱞᱟᱜ ᱠᱟᱱᱟ ᱜᱚᱜᱚ ᱤᱧᱟᱹᱜ ᱠᱚᱨᱚᱢ ᱠᱚᱯᱟᱞ ᱱᱟᱥᱟᱣ ᱟᱠᱟᱱ ᱛᱤᱧᱟᱹ ᱤᱧᱟᱹᱜ ᱠᱚᱨᱚᱢ ᱠᱚᱯᱟᱞ ᱵᱟᱣᱥᱟᱣ ᱤᱧ ᱪᱟᱞᱟᱜ ᱠᱟᱱᱟ ᱟᱫᱚ ᱴᱷᱤᱠ ᱜᱮᱭᱟ ᱠᱟᱹᱨᱩ ᱟᱢᱟᱜ ᱠᱚᱨᱚᱢ ᱠᱚᱯᱟᱞ ᱵᱟᱣᱥᱟᱣ ᱡᱚᱠᱷᱚᱱᱮᱢ ᱪᱟᱞᱟᱜ ᱠᱟᱱ ᱠᱷᱟᱱ ᱵᱟᱲᱟᱭ ᱤᱧ ᱦᱚᱸ ᱵᱟᱣᱥᱟᱣ ᱵᱟᱲᱟ ᱠᱟᱹᱛᱤᱧ ᱢᱮ ᱪᱮᱫᱟᱜ ᱥᱮ ᱡᱟᱦᱟᱸ ᱪᱩᱞᱦᱟᱹ ᱨᱮ ᱤᱧᱟᱹᱜ ᱡᱟᱸᱜᱟ ᱵᱚᱞᱚ ᱟᱠᱟᱱ ᱛᱤᱧᱟᱹ ᱟᱹᱰᱤ ᱢᱩᱨᱩᱠ ᱟᱡᱟᱨ ᱨᱤᱧ ᱯᱟᱲᱟᱣ ᱠᱟᱱᱟ ᱱᱚᱰᱮ ᱠᱷᱚᱱ ᱩᱰᱩᱠ ᱛᱮᱦᱚᱸ ᱵᱟᱹᱧ ᱫᱟᱲᱮᱭᱟᱜ ᱠᱟᱱᱟ ᱪᱮᱫ ᱫᱚᱧ ᱠᱟᱹᱭ ᱟᱠᱟᱫᱟ ᱱᱩᱱᱟᱹᱜ ᱞᱟᱹᱴᱩᱣᱟᱜ ᱢᱮᱱᱠᱷᱟᱱ ᱱᱚᱣᱟᱢ ᱯᱷᱟᱸᱰᱟᱣ ᱫᱟᱨᱟ ᱠᱟᱛᱤᱧ ᱟᱨ ᱢᱮᱱᱫᱟ ᱴᱷᱤᱠ ᱜᱮᱭᱟ ᱚᱱᱟ ᱤᱧ ᱧᱟᱢ ᱞᱮᱠᱷᱟᱱ ᱤᱧᱤᱧ ᱯᱷᱟᱸᱰᱟᱣ ᱫᱟᱨᱟ ᱠᱟᱛᱟᱢ ᱜᱮ ᱟᱫᱚ ᱪᱟᱞᱟᱜ ᱠᱟᱱ ᱢᱟᱲᱟᱝ ᱨᱮ ᱪᱟᱞᱟᱜ ᱚᱠᱛᱮ ᱨᱮᱜᱮ ᱛᱟᱲᱟᱢ ᱛᱟᱲᱟᱢ ᱛᱮ ᱟᱨᱦᱚᱸ ᱚᱱᱠᱟ